ᱥᱟᱱᱟᱢ ᱠᱚ ᱱᱟᱣᱟ ᱵᱷᱤᱰᱤᱭᱳ ᱨᱮ ᱥᱟᱹᱜᱩᱱ ᱫᱟᱨᱟᱢ᱾ ᱵᱟᱡᱟᱨ ᱠᱷᱚᱡ ᱟᱢᱞᱚᱠᱤ ᱟᱹᱜᱩ ᱦᱩᱭ ᱟᱠᱟᱱᱟ ᱫᱩ ᱠᱮᱡᱤ᱾ ᱢᱤᱫᱴᱟᱝ ᱠᱷᱟᱹᱞᱤ ᱵᱟᱹᱴᱤ ᱨᱮ ᱵᱚᱱ ᱤᱪᱟᱹᱲ ᱮᱫᱟ᱾ ᱚᱱᱟ ᱫᱷᱩᱲᱤ ᱦᱟᱥᱟ ᱠᱚ ᱡᱟᱛᱮ ᱵᱚᱱ ᱟᱹᱨᱩᱵ ᱥᱟᱯᱷᱟᱭ ᱚᱱᱟ ᱞᱟᱹᱜᱤᱫ ᱠᱚᱞ ᱵᱟᱹᱴᱤ ᱤᱫᱤ ᱦᱩᱭ ᱮᱱᱟ᱾ ᱢᱚᱡᱽ ᱛᱮ ᱛᱤ ᱛᱮ ᱵᱚᱱ ᱢᱚᱥᱠᱚᱴ ᱢᱚᱥᱠᱚᱴ ᱛᱮ ᱚᱱᱟ ᱜᱤᱛᱤᱞ ᱦᱟᱥᱟ ᱠᱚ ᱵᱚᱱ ᱪᱷᱟᱰᱟᱣᱟ᱾ ᱟᱨ ᱢᱤᱫᱴᱟᱝ ᱴᱩᱯᱞᱟᱹᱜ ᱛᱟᱱᱟᱜ ᱨᱮ ᱢᱤᱫᱴᱟᱝ ᱢᱤᱫᱴᱟᱝ ᱵᱚᱱ ᱟᱹᱨᱩᱵ ᱥᱟᱯᱷᱟ ᱠᱟᱛᱮ ᱚᱣᱟᱨ ᱦᱩᱭᱩᱜ ᱠᱟᱱᱟ ᱟᱨ ᱚᱣᱟᱨ ᱦᱩᱭᱩᱜ ᱠᱟᱱᱟ ᱡᱟᱛᱮ ᱢᱚᱡᱽ ᱜᱮ ᱜᱤᱛᱤᱞ ᱠᱚ ᱪᱟᱵᱟᱜ ᱢᱟ ᱟᱨ ᱦᱟᱣᱮᱫ ᱞᱮᱱ ᱜᱮ ᱨᱚᱦᱚᱲ ᱜᱮ ᱮᱠᱫᱚᱢ ᱢᱤᱫᱴᱟᱝ ᱦᱚᱸ ᱫᱟᱜ ᱡᱮᱱᱚ ᱟᱞᱚ ᱛᱟᱦᱮᱱ ᱢᱟ ᱨᱚᱦᱚᱲ ᱥᱟᱹᱛ ᱠᱟᱛᱮ ᱪᱷᱩᱨᱤ ᱛᱮᱵᱚᱱ ᱜᱮᱫᱟ ᱢᱤᱫᱴᱟᱝ ᱢᱤᱫᱴᱟᱝ ᱢᱚᱡᱽ ᱛᱮᱵᱚᱱ ᱜᱮᱫᱟ ᱱᱚᱣᱟ ᱪᱷᱩᱨᱤ ᱦᱚᱸ ᱡᱩᱫᱤ ᱞᱟᱥᱮᱨ ᱠᱚ ᱵᱟᱝ ᱛᱟᱦᱮᱱ ᱠᱷᱟᱡ ᱫᱚ ᱟᱹᱰᱤ ᱜᱮᱜᱮᱫᱼᱟ ᱵᱮᱥᱛᱮ ᱵᱟᱭ ᱜᱮᱫ ᱦᱚᱫᱚᱜᱼᱟ ᱟᱨ ᱱᱚᱣᱟ ᱨᱮᱱᱟᱜ ᱤᱭᱟᱹ ᱦᱚᱸ ᱫᱚᱢᱮ ᱢᱚᱴᱟ ᱜᱮᱭᱟ ᱪᱟᱢᱲᱟ ᱛᱮ ᱟᱢᱞᱚᱠᱤ ᱟᱹᱰᱤ ᱥᱟᱵᱫᱷᱟᱱ ᱛᱮᱵᱚᱱ ᱜᱮᱫᱟ ᱟᱨ ᱱᱚᱣᱟ ᱥᱚᱨᱵᱚᱜᱩᱱ ᱥᱚᱢᱯᱚᱱᱱᱟ ᱟᱢᱞᱚᱠᱤ ᱨᱮᱱᱟᱜ ᱫᱚ ᱡᱚᱛᱚ ᱦᱚᱲ ᱜᱮᱵᱚᱱ ᱵᱟᱰᱟᱭᱟ ᱥᱠᱤᱱ ᱦᱮᱭᱟᱨ ᱞᱟᱡ ᱨᱮᱱᱟᱜ ᱦᱮᱞᱛᱷ ᱵᱷᱟᱞᱮ ᱫᱚᱦᱚᱭ ᱛᱟᱵᱚᱱᱟ ᱜᱮᱥ ᱵᱚᱫ ᱦᱚᱡᱽᱢᱤ ᱡᱚᱛᱚ ᱨᱮᱱᱟᱜ ᱡᱚᱛᱚ ᱨᱮᱱᱟᱜ ᱜᱩᱱ ᱜᱮ ᱟᱹᱰᱤ ᱵᱷᱟᱞᱮ ᱢᱮᱱᱟᱜᱼᱟ ᱡᱟᱦᱟᱸ ᱠᱚᱨᱮ ᱡᱟᱨᱱᱤ ᱵᱚᱱ ᱪᱟᱞᱟᱜ ᱨᱮᱦᱚᱸ ᱢᱤᱫᱴᱟᱝ ᱵᱟᱨᱭᱟ ᱟᱢᱞᱚᱠᱤᱢ ᱢᱚᱪᱟᱨᱮᱢ ᱮᱢᱟᱜ ᱠᱷᱟᱡ ᱜᱮ ᱚᱱᱟ ᱡᱟᱦᱟᱸ ᱵᱚᱢᱤ ᱵᱚᱢᱤ ᱵᱷᱟᱵᱽ ᱠᱚᱦᱚᱸ ᱠᱟᱴᱟᱜᱼᱟ ᱟᱨ ᱢᱤᱫᱴᱟᱝ ᱢᱤᱫᱴᱟᱝ ᱱᱚᱣᱟ ᱟᱢᱞᱚᱠᱤ ᱜᱮᱫ ᱥᱟᱹᱛ ᱦᱩᱭᱩᱜ ᱠᱟᱱᱟ ᱥᱞᱟᱭᱤᱥ ᱥᱞᱟᱭᱤᱥ ᱡᱚᱛᱚ ᱟᱢᱞᱚᱠᱤ ᱜᱮ ᱡᱩᱫᱤ ᱮᱠᱤ ᱥᱚᱢᱟᱱ ᱛᱮᱵᱚᱱ ᱜᱮᱫᱟ ᱧᱮᱞᱛᱮ ᱵᱷᱟᱞᱮ ᱧᱮᱞᱚᱜᱼᱟ ᱟᱨ ᱜᱮᱫ ᱦᱩᱭ ᱠᱟᱛᱮ ᱢᱤᱫᱴᱟᱝ ᱱᱚᱣᱟ ᱤᱭᱟᱹ ᱡᱟᱭᱜᱟ ᱨᱮᱵᱚᱱ ᱤᱧ ᱫᱚ ᱦᱟᱴᱟᱜ ᱨᱮᱜᱮ ᱤᱧ ᱦᱚᱸᱧ ᱜᱮᱫ ᱤᱭᱟᱹ ᱠᱟᱛᱮ ᱥᱟᱹᱛ ᱠᱟᱛᱮ ᱠᱚᱴᱟᱭᱤᱫᱟᱹᱧ ᱟᱨ ᱵᱷᱟᱞᱮ ᱥᱤᱛᱩᱝ ᱠᱷᱟᱡ ᱜᱮ ᱱᱚᱣᱟ ᱟᱢᱞᱚᱠᱤ ᱦᱚᱸ ᱵᱮᱥᱛᱮ ᱨᱚᱦᱚᱲᱚᱜ ᱛᱟᱵᱚᱱᱟ ᱚᱱᱟ ᱟᱢᱞᱚᱠᱤ ᱨᱮ ᱱᱤᱛᱳᱜ ᱫᱚ ᱢᱚᱡᱽ ᱛᱮ ᱵᱩᱞᱩᱝ ᱤᱧ ᱠᱚᱴᱟᱣᱟᱜ ᱠᱟᱱᱟ ᱤᱧ ᱫᱚ ᱨᱚᱠ ᱥᱚᱞᱴ ᱤᱧ ᱞᱟᱜᱟᱣᱟᱜ ᱠᱟᱱᱟ ᱡᱟᱦᱟᱸᱭᱟᱜ ᱡᱟᱦᱟᱸ ᱚᱱᱟ ᱵᱩᱞᱩᱝ ᱜᱮ ᱮᱵᱮᱞᱮᱵᱮᱞ ᱢᱮᱱᱟᱜ ᱛᱟᱵᱚᱱᱟ ᱚᱱᱟ ᱜᱮᱵᱚᱱ ᱞᱟᱜᱟᱣ ᱫᱟᱲᱮᱭᱟᱜᱼᱟ ᱱᱚᱣᱟ ᱵᱩᱞᱩᱝ ᱞᱟᱜᱟᱣ ᱞᱮᱠᱷᱟᱡ ᱫᱚ ᱡᱚᱠᱷᱚᱱ ᱨᱚᱦᱚᱲᱚᱜᱼᱟ ᱟᱢᱞᱚᱠᱤ ᱟᱹᱰᱤ ᱢᱚᱡᱽ ᱜᱮ ᱟᱹᱭᱠᱟᱹᱜᱼᱟ ᱮᱠᱷᱮᱱ ᱡᱚᱡᱚ ᱫᱚ ᱴᱷᱟᱜ ᱴᱷᱟᱜ ᱫᱚ ᱰᱟᱴᱟ ᱠᱚ ᱠᱷᱩᱨᱩ ᱪᱟᱵᱟᱜᱼᱟ ᱚᱱᱟ ᱦᱚᱛᱮᱡ ᱛᱮ ᱚᱱᱟ ᱵᱩᱞᱩᱝ ᱢᱚᱡᱽ ᱛᱮᱧ ᱥᱤᱯᱤ ᱢᱮᱥᱟᱞᱮᱫᱟ ᱡᱟᱛᱮ ᱚᱠᱟᱴᱟᱜ ᱟᱢᱞᱚᱠᱤ ᱦᱚᱸ ᱡᱮᱱᱚ ᱵᱟᱫᱽ ᱵᱟᱝ ᱛᱟᱦᱮᱱ ᱢᱟ ᱱᱚᱣᱟ ᱟᱢᱞᱚᱠᱤ ᱱᱤᱛᱚᱜ ᱢᱚᱡᱽ ᱛᱮ ᱥᱤᱯᱤ ᱥᱟᱹᱛ ᱠᱟᱛᱮ ᱱᱤᱛᱚᱜ ᱫᱚ ᱦᱟᱸᱜ ᱤᱭᱟᱹ ᱥᱤᱛᱩᱝ ᱨᱮᱵᱚᱱ ᱤᱫᱤ ᱦᱚᱴᱚ ᱠᱟᱜᱼᱟ ᱤᱧ ᱫᱚ ᱦᱟᱴᱟᱜ ᱨᱮᱜᱮ ᱱᱚᱣᱟ ᱯᱨᱚᱛᱷᱚᱢ ᱫᱤᱱ ᱫᱚᱧ ᱫᱚᱦᱚᱭᱮᱫᱟ ᱱᱤᱛᱚᱜ ᱦᱚᱸ ᱫᱚᱢᱮ ᱫᱟᱜ ᱡᱷᱟᱨᱟᱜᱼᱟ ᱫᱚᱢᱮ ᱫᱟᱜ ᱞᱤᱸᱜᱤᱱᱟ ᱚᱱᱟ ᱵᱩᱞᱩᱝ ᱵᱚᱱ ᱮᱢ ᱠᱟᱫᱟ ᱛᱚ ᱚᱱᱟ ᱦᱚᱛᱮᱡ ᱛᱮ ᱛᱮᱦᱮᱧ ᱫᱚ ᱚᱱᱠᱟ ᱜᱮ ᱱᱚᱣᱟ ᱨᱤᱧ ᱫᱚᱦᱚ ᱦᱟᱛᱟᱲ ᱠᱟᱜ ᱠᱟᱱᱟ ᱯᱚᱨᱮᱨ ᱫᱤᱱ ᱦᱟᱸᱜ ᱢᱤᱫᱴᱟᱝ ᱯᱞᱟᱥᱴᱤᱠ ᱨᱮ ᱟᱴᱮᱫ ᱠᱟᱛᱮ ᱱᱚᱣᱟ ᱛᱤᱱᱟᱹᱜ ᱜᱟᱱ ᱠᱩᱠᱲᱩᱡ ᱠᱟᱱᱟ ᱧᱮᱞ ᱯᱮ ᱢᱤᱫ ᱫᱤᱱ ᱛᱮ ᱟᱨ ᱠᱤᱪᱷᱩ ᱫᱤᱱ ᱛᱟᱥᱮ ᱵᱟᱲᱟ ᱞᱮᱠᱷᱟᱡ ᱜᱮ ᱪᱷᱚ ᱥᱟᱛ ᱫᱤᱱ ᱛᱟᱥᱮ ᱵᱟᱲᱟ ᱞᱮᱠᱷᱟᱱ ᱜᱮ ᱱᱮᱛᱟᱨ ᱫᱚ ᱨᱚᱦᱚᱲᱚᱜᱼᱟ ᱮᱠᱫᱚᱢ ᱡᱚᱛᱚ ᱠᱷᱚᱱ ᱵᱟᱝ ᱡᱷᱚᱱᱡᱷᱚᱱᱤ ᱞᱮᱠᱟ ᱥᱟᱰᱮᱭᱟ ᱛᱚᱛᱚ ᱠᱷᱚᱱ ᱵᱚᱱ ᱨᱚᱦᱚᱲ ᱦᱚᱪᱚᱭᱟ ᱚᱱᱟ ᱨᱮᱜᱮ ᱵᱚᱱ ᱵᱩᱡᱟ ᱦᱚᱸᱜᱼᱚ ᱱᱟ ᱨᱚᱦᱚᱲ ᱥᱟᱠᱟᱢ ᱪᱮᱫ ᱞᱮᱠᱟ ᱥᱟᱰᱮᱭᱟ ᱚᱱᱠᱟ ᱥᱟᱰᱮᱭᱟ ᱟᱨ ᱢᱤᱫᱴᱟᱝ ᱱᱚᱣᱟ ᱜᱟᱢᱞᱟ ᱨᱤᱧ ᱦᱟᱹᱨ ᱩᱡᱟᱹᱲ ᱠᱟᱜ ᱠᱟᱱᱟ ᱦᱟᱹᱨ ᱩᱡᱟᱹᱲ ᱠᱟᱛᱮᱫ ᱦᱩᱭ ᱠᱟᱱᱟ ᱱᱚᱣᱟ ᱡᱟ ᱡᱮᱨᱚᱠᱚᱢ ᱨᱚᱦᱚᱲ ᱜᱮ ᱥᱟᱰᱮ ᱠᱟᱱᱟ ᱦᱩᱭ ᱠᱟᱱᱟ ᱱᱚᱣᱟ ᱤᱭᱟᱹ ᱜᱟᱢᱞᱟ ᱨᱤᱧ ᱦᱟᱹᱨ ᱩᱪᱟᱹᱲ ᱠᱟᱜ ᱠᱟᱱᱟ ᱮᱨᱯᱚᱨ ᱱᱚᱣᱟ ᱢᱤᱫᱴᱟᱝ ᱵᱷᱟᱞᱮ ᱥᱟᱯᱷᱟ ᱧᱚᱜ ᱰᱟᱵᱵᱟ ᱨᱮ ᱮᱭᱟᱨ ᱴᱟᱭᱤᱴ ᱠᱚᱱᱴᱮᱱᱟᱨ ᱨᱮ ᱫᱚᱦᱚ ᱠᱟᱜ ᱠᱷᱟᱡ ᱫᱚ ᱥᱟᱨᱟ ᱵᱚᱪᱷᱚᱨ ᱱᱚᱣᱟ ᱵᱚᱱ ᱫᱚᱦᱚ ᱠᱟᱛᱮ ᱵᱚᱱ ᱡᱚᱢ ᱫᱟᱲᱮᱭᱟᱜᱼᱟ ᱱᱚᱣᱟ ᱟᱢᱞᱚᱠᱤ ᱩᱱᱟᱹᱜ ᱞᱟᱞᱦᱟᱣ ᱵᱩᱡᱷᱟᱹᱜᱼᱟ ᱩᱰᱩᱝᱚᱜ ᱵᱚᱞᱚᱜ ᱛᱮᱜᱮ ᱱᱚᱣᱟ ᱟᱢᱞᱚᱠᱤ ᱢᱟ ᱪᱟᱵᱟᱜ ᱥᱟᱨᱟ ᱵᱚᱪᱷᱚᱨ ᱵᱚᱱ ᱢᱮᱱᱫᱟ ᱥᱟᱨᱟ ᱵᱚᱪᱷᱚᱨ ᱫᱚ ᱵᱟᱭ ᱪᱟᱞᱟᱜᱼᱟ ᱢᱤᱫ ᱪᱟᱸᱫᱚ ᱵᱟᱨ ᱪᱟᱸᱫᱚ ᱠᱳᱱᱳ ᱨᱚᱠᱚᱢ ᱛᱮ ᱦᱩᱭᱩᱜᱼᱟ ᱚᱱᱟ ᱞᱟᱦᱟ ᱨᱮᱜᱮ ᱵᱟᱝᱠᱷᱟᱱ ᱫᱚ ᱪᱟᱵᱟᱜᱼᱟ ᱩᱱᱟᱹᱜ ᱱᱚᱣᱟ ᱢᱩᱠᱨᱚᱪᱚᱠ ᱡᱤᱱᱤᱥ ᱠᱟᱱᱟ ᱴᱷᱤᱠ ᱜᱮᱭᱟ ᱜᱟᱛᱮ ᱠᱚ ᱥᱟᱱᱟᱢ ᱠᱚᱜᱮ ᱱᱚᱣᱟ ᱵᱷᱤᱰᱤᱭᱳ ᱡᱩᱫᱤ ᱯᱮ ᱠᱩᱥᱤ ᱟᱠᱟᱱ ᱠᱷᱟᱱ ᱫᱚ ᱞᱟᱭᱤᱠ ᱯᱮ ᱥᱮᱭᱟᱨ ᱯᱮ ᱵᱮᱞ ᱟᱭᱠᱚᱱ ᱫᱟᱵᱟᱣ ᱯᱮ ᱟᱨ ᱥᱟᱵᱥᱠᱨᱟᱭᱤᱵᱽ ᱯᱮ ᱱᱟᱣᱟ ᱱᱟᱣᱟ ᱵᱷᱤᱰᱤᱭᱳ ᱧᱟᱢ ᱞᱟᱹᱜᱤᱫ ᱢᱟ ᱛᱟᱦᱚᱞᱮ ᱢᱩᱪᱟᱹᱫ ᱡᱚᱦᱟᱨ ᱠᱟᱛᱮ ᱤᱧ ᱱᱚᱰᱮ ᱜᱮᱧ ᱢᱩᱪᱟᱹᱫ ᱮᱫᱟ